ᱥᱟᱱᱟᱢ ᱠᱚ ᱡᱚᱦᱟᱨ ᱜᱮ ᱛᱟᱵᱚ ᱟᱯᱮ ᱡᱚᱛᱚ ᱠᱚᱜᱮ ᱱᱚᱣᱟ ᱥᱚᱢᱤᱨ ᱴᱩᱰᱩ ᱵᱞᱚᱜ ᱛᱮ ᱥᱟᱹᱜᱩᱱ ᱫᱟᱨᱟᱢ ᱛᱚ ᱵᱚᱭᱦᱟ ᱠᱚ ᱤᱧ ᱫᱚ ᱛᱟᱵᱚ ᱱᱟᱯᱟᱭ ᱨᱮᱜᱮ ᱢᱤᱱᱟᱹᱧᱟ ᱟᱥᱟᱭᱮᱫ ᱟᱹᱧ ᱟᱯᱮ ᱦᱚᱸ ᱱᱟᱯᱟᱭ ᱨᱮᱜᱮ ᱯᱮ ᱛᱟᱦᱮᱱᱟ ᱵᱚᱸᱜᱟ ᱵᱩᱨᱩ ᱠᱚᱣᱟᱜ ᱛᱷᱩᱢ ᱫᱟᱲᱮ ᱛᱮ ᱡᱟᱦᱮᱨ ᱟᱭᱳ ᱢᱟᱨᱟᱝ ᱵᱩᱨᱩ ᱞᱤᱴᱟᱹ ᱜᱚᱸᱥᱟᱭ ᱡᱟᱦᱟᱸ ᱛᱤᱱᱟᱹᱜ ᱜᱮ ᱵᱚᱸᱜᱟ ᱵᱩᱨᱩ ᱠᱚ ᱢᱮᱱᱟᱜ ᱠᱚᱣᱟ ᱩᱱᱠᱩᱣᱟᱜ ᱛᱷᱩᱢ ᱫᱟᱲᱮ ᱛᱮ ᱱᱟᱯᱟᱭ ᱨᱮᱜᱮ ᱯᱮ ᱛᱟᱦᱮᱱᱟ ᱢᱮᱱᱛᱮ ᱤᱧᱟᱹᱜ ᱟᱸᱥ ᱢᱮᱱᱟᱜᱼᱟ ᱛᱚ ᱵᱚᱭᱦᱟ ᱠᱚ ᱦᱚᱞᱟ ᱢᱟᱫᱷᱮᱨ ᱵᱟᱨᱥᱤᱧ ᱜᱟᱱ ᱦᱩᱭᱱᱟ ᱵᱷᱤᱰᱤᱭᱳ ᱠᱚ ᱵᱟᱵᱚ ᱵᱮᱱᱟᱣ ᱞᱮᱜᱼᱟ ᱚᱱᱠᱟ ᱜᱮ ᱢᱤᱫᱴᱤᱡ ᱠᱟᱹᱢᱤ ᱠᱚᱨᱮ ᱮᱴᱠᱮᱴᱚᱬᱮ ᱵᱚ ᱛᱟᱦᱮᱸ ᱠᱟᱱᱟ ᱡᱟᱦᱟᱸ ᱤᱫᱤ ᱠᱟᱛᱮ ᱪᱮ ᱵᱷᱤᱰᱤᱭᱳ ᱜᱮ ᱵᱟᱵᱚ ᱵᱮᱱᱟᱣ ᱜᱚᱫ ᱫᱟᱲᱮᱭᱟᱜᱼᱟ ᱵᱷᱤᱰᱤᱭᱳ ᱜᱮ ᱵᱟᱵᱚ ᱵᱮᱱᱟᱣ ᱜᱚᱫ ᱫᱟᱲᱮᱭᱟᱫᱼᱟ ᱟᱨ ᱛᱮᱦᱮᱧ ᱦᱚᱸ ᱱᱚᱜᱼᱚᱭ ᱟᱹᱭᱩᱵᱚᱜ ᱪᱮᱛᱟᱱ ᱨᱮ ᱯᱟᱠᱟ ᱯᱟᱹᱠᱤ ᱥᱟᱲᱮ ᱛᱤᱱᱴᱟ ᱦᱩᱭᱩᱜ ᱠᱟᱱᱟ ᱠᱟᱹᱢᱤ ᱠᱚᱨᱮ ᱜᱮ ᱩᱱᱟᱹᱜ ᱥᱮᱸᱜᱟ ᱵᱚ ᱛᱟᱦᱮᱸ ᱠᱟᱱᱟ ᱡᱟᱦᱟᱸ ᱤᱫᱤ ᱠᱟᱛᱮ ᱪᱮᱫ ᱵᱷᱤᱰᱭᱳ ᱵᱮᱱᱟᱣ ᱜᱮ ᱵᱟᱝ ᱦᱩᱭ ᱜᱚᱫ ᱫᱟᱲᱮᱭᱟᱜ ᱛᱟᱦᱮᱸᱫ ᱟᱫᱚ ᱱᱤᱛᱚᱝ ᱵᱚ ᱢᱮᱱᱮᱜᱼᱟ ᱦᱟᱯᱮ ᱵᱷᱤᱰᱭᱳ ᱵᱚ ᱵᱮᱱᱟᱣ ᱜᱮᱭᱟ ᱡᱟᱦᱟᱸ ᱞᱮᱠᱟᱛᱮ ᱪᱮᱫᱟᱜ ᱵᱚ ᱰᱤᱥᱠᱚᱱᱴᱤᱱᱤᱭᱩᱭᱟ ᱚᱱᱟ ᱠᱷᱟᱹᱛᱤᱨ ᱟᱫᱚ ᱛᱮᱦᱮᱧ ᱱᱤᱛᱚᱝ ᱪᱷᱩᱴᱟᱹᱣ ᱦᱩᱭ ᱟᱠᱟᱱᱟ ᱵᱷᱤᱰᱭᱳ ᱵᱮᱱᱟᱣ ᱛᱚ ᱵᱚᱭᱦᱟ ᱠᱚ ᱱᱤᱛᱚᱝ ᱤᱧᱤᱧ ᱚᱰᱚᱠ ᱟᱠᱟᱱᱟ ᱱᱚᱜᱼᱚᱭ ᱛᱟᱵᱚ ᱧᱮᱞ ᱯᱮ ᱪᱮᱫ ᱠᱚᱧ ᱥᱟᱵ ᱟᱠᱟᱫᱼᱟ ᱱᱚᱜᱼᱚᱭ ᱱᱚᱣᱟ ᱠᱚ ᱥᱟᱵ ᱠᱟᱛᱮ ᱵᱟᱲᱜᱮ ᱥᱮᱫ ᱤᱧ ᱪᱟᱞᱟᱜ ᱠᱟᱱᱟ ᱱᱚᱣᱟ ᱫᱚ ᱛᱟᱨᱚ ᱟᱨ ᱱᱚᱣᱟ ᱫᱚ ᱥᱟᱹᱵᱽᱲᱤ ᱥᱤᱛᱩᱝ ᱫᱤᱱ ᱪᱮᱫ ᱮᱢ ᱢᱮᱱᱟ ᱵᱚᱭᱦᱟ ᱟᱹᱰᱤ ᱯᱚᱦᱚ ᱢᱮᱨᱚᱢ ᱠᱚ ᱵᱚᱞᱚᱱ ᱠᱟᱱᱟ ᱡᱟᱦᱟᱸ ᱛᱤᱱᱟᱹᱜ ᱜᱮ ᱮᱴᱮᱫ ᱠᱟᱜ ᱟᱢ ᱜᱳᱦᱟᱲ ᱵᱚᱞᱚᱱ ᱠᱟᱱ ᱜᱮᱭᱟ ᱠᱚ ᱡᱟᱦᱟᱸ ᱤᱫᱤ ᱠᱟᱛᱮ ᱠᱚ ᱚᱱᱟ ᱠᱚ ᱡᱩᱛᱨᱟᱹᱣ ᱨᱩᱣᱟᱹᱲ ᱦᱩᱭᱩᱜ ᱠᱟᱱᱟ ᱟᱨ ᱱᱚᱜᱼᱚᱸᱭ ᱱᱚᱛᱮ ᱨᱮ ᱢᱤᱫ ᱦᱚᱲ ᱫᱚ ᱛᱟᱵᱚ ᱪᱷᱩᱴᱟᱹᱣ ᱠᱟᱱᱟ ᱱᱚᱜᱼᱚᱸᱭ ᱛᱚᱨᱟ ᱱᱚᱜᱼᱚᱸᱭ ᱵᱟᱜᱟᱱ ᱵᱷᱤᱛᱨᱤ ᱨᱮ ᱪᱮᱫ ᱠᱚᱢ ᱪᱤᱠᱟᱹᱭᱮᱜᱼᱟ ᱢᱟᱹᱨᱤᱪ ᱫᱟᱨᱮ ᱛᱟᱵᱚ ᱨᱚᱦᱚᱭᱮᱜᱼᱟ ᱟᱫᱚ ᱢᱟᱹᱨᱤᱪ ᱛᱚᱲᱟ ᱫᱚ ᱚᱠᱟ ᱠᱷᱚᱱᱟᱜ ᱮᱢ ᱧᱟᱢ ᱠᱮᱜᱼᱟ

ᱦᱚᱸ ᱨᱚᱦᱚᱭ ᱵᱟᱲᱟ ᱦᱩᱭ ᱟᱠᱟᱱᱟ ᱵᱤᱞᱟᱹᱛᱤ ᱠᱚ ᱠᱤᱪᱷᱤ ᱟᱨ ᱦᱟᱱᱟ ᱱᱟᱣᱟ ᱮᱢᱟᱱ ᱛᱮ ᱠᱩᱸᱫᱽᱨᱤ ᱠᱚ ᱠᱚᱵᱚ ᱞᱟᱴᱟ ᱧᱚᱜ ᱟᱠᱟᱜᱼᱟ ᱱᱮᱛᱟᱨ ᱧᱮᱞ ᱢᱮ ᱠᱩᱸᱫᱽᱨᱤ ᱠᱚᱦᱚᱸ ᱡᱚᱢ ᱵᱟᱲᱟᱭᱮᱜᱼᱟ ᱵᱚ ᱟᱨ ᱱᱚᱛᱮ ᱨᱮ ᱩᱱᱠᱤᱱ ᱠᱤᱱ ᱪᱷᱩᱴᱟᱹᱣ ᱟᱠᱟᱱᱟ ᱟᱵᱚ ᱦᱚᱸᱵᱚ ᱪᱷᱩᱴᱟᱹᱜᱼᱟ ᱫᱮᱞᱟ ᱵᱚ ᱠᱟᱹᱢᱤ ᱚᱠᱟ ᱥᱮᱫ ᱨᱮ ᱢᱮᱨᱚᱢ ᱮᱱᱟᱝ ᱠᱤᱱ ᱯᱟᱨᱚᱢᱮᱱᱟ ᱚᱸᱰᱮ ᱜᱮ ᱢᱟᱲᱟᱝ ᱧᱮᱞ ᱦᱩᱭᱩᱜᱼᱟ ᱚᱱᱟ ᱯᱟᱥᱴᱟ ᱨᱮ ᱵᱟᱝ ᱫᱚ ᱚ ᱦᱚᱸ ᱱᱟᱦᱟᱜ ᱟᱠᱚᱨ ᱨᱮ ᱟᱪᱪᱷᱟ ᱴᱷᱤᱠ ᱜᱮᱭᱟ ᱪᱚᱞᱚ ᱚᱱᱛᱮ ᱵᱚ ᱠᱟᱹᱢᱤ ᱞᱮᱜᱮ ᱛᱚ ᱵᱚᱭᱦᱟ ᱠᱚ ᱟᱯᱮ ᱵᱚ ᱠᱟᱹᱢᱤ ᱵᱟᱲᱟ ᱞᱮᱜᱮ ᱤᱱᱟᱹ ᱛᱟᱭᱚᱢ ᱱᱟᱦᱟᱜ ᱟᱨᱦᱚᱸ ᱵᱚᱱ ᱧᱟᱯᱟᱢᱟ ᱮ ᱵᱟᱹᱵᱩ ᱟᱬᱜᱟᱛ ᱠᱷᱚᱱ ᱵᱚᱞ ᱮᱱᱮᱡ ᱠᱚ ᱟᱞᱚᱢ ᱪᱟᱞᱟᱜᱼᱟ ᱦᱳᱭ ᱦᱮᱸ ᱱᱩᱭ ᱛᱮᱨᱟ ᱵᱟᱹᱵᱩ ᱱᱩᱭ ᱫᱚ ᱛᱟᱵᱚ ᱟᱹᱰᱤ ᱟᱬᱜᱟᱛ ᱨᱮ ᱵᱚᱞᱮ ᱥᱟᱵᱟ ᱟᱨ ᱵᱚᱞ ᱮᱱᱮᱡ ᱮ ᱪᱟᱞᱟᱜᱼᱟ ᱩᱱᱤ ᱢᱟᱭ ᱢᱤᱛᱟᱹᱧ ᱠᱟᱱ ᱱᱮᱥ ᱱᱟᱜ ᱛᱟᱵᱚ ᱠᱞᱟᱥ ᱥᱤᱠᱥᱚᱜᱼᱟ ᱱᱟᱜ ᱟᱫᱚ ᱢᱤᱫ ᱫᱤᱱ ᱦᱤᱞᱳᱜ ᱮ ᱢᱤᱛᱟᱹᱧ ᱠᱟᱱᱟ ᱵᱟᱵᱟ ᱤᱧ ᱫᱚ ᱚᱱᱠᱟᱱ ᱤᱥᱠᱩᱞ ᱨᱮ ᱮᱰᱢᱤᱥᱚᱱ ᱠᱟᱹᱧ ᱯᱮ ᱡᱟᱦᱟᱸ ᱨᱮᱥᱮ ᱜᱚᱰᱟ ᱛᱟᱦᱮᱱᱟ ᱟᱨ ᱜᱚᱰᱟ ᱵᱟᱝ ᱛᱟᱦᱮᱱ ᱤᱥᱠᱩᱞ ᱦᱳᱥᱴᱮᱞ ᱠᱚᱨᱮ ᱫᱚ ᱟᱞᱚ ᱯᱮ ᱮᱰᱢᱤᱥᱚᱱᱤᱧᱟᱹ ᱵᱷᱟᱹᱲᱤ ᱢᱩᱥᱠᱤᱞ ᱩᱱᱤᱭᱟᱜ ᱦᱚᱸ ᱚᱱᱠᱟ ᱜᱮ ᱯᱟᱱᱛᱮ ᱧᱟᱢ ᱦᱩᱭᱩᱜᱼᱟ ᱱᱤᱭᱟᱹ ᱫᱷᱟᱣ ᱫᱚᱵᱚ ᱵᱷᱟᱹᱵᱤᱭᱮᱜᱼᱟ ᱦᱳᱥᱴᱮᱞ ᱥᱮᱫ ᱨᱮᱵᱚ ᱮᱰᱢᱤᱥᱚᱱᱮᱭᱟ ᱦᱟᱯᱮ ᱪᱮᱫ ᱪᱤᱠᱟᱹᱜ ᱠᱟᱱᱟ ᱧᱮᱞᱮᱜᱼᱟ ᱵᱚ ᱴᱷᱤᱠ ᱜᱮᱭᱟ ᱤᱱᱠᱟᱹ ᱫᱷᱟᱨᱟ ᱜᱮ ᱱᱤᱛᱚᱝ ᱫᱚᱵᱚ ᱜᱟᱯᱟᱞ ᱢᱟᱨᱟᱜᱼᱟ ᱱᱤᱛᱚᱝ ᱫᱚᱵᱚ ᱠᱟᱹᱢᱤ ᱵᱟᱲᱟ ᱧᱚᱜ ᱞᱮᱜᱮ ᱛᱚ ᱵᱚᱭᱦᱟ ᱠᱚ ᱡᱷᱟᱹᱱᱴᱤ ᱴᱷᱮᱱ ᱠᱷᱚᱱ ᱫᱚᱵᱚ ᱨᱩᱣᱟᱹᱲᱮᱱᱟ ᱟᱫᱚ ᱱᱤᱛᱚᱝ ᱫᱚ ᱫᱚᱠᱟᱱ ᱚᱲᱟᱜ ᱨᱮ ᱢᱮᱱᱟᱜ ᱵᱚᱱᱟ ᱱᱤᱛᱚᱝ ᱟᱹᱭᱩᱵ ᱮᱱᱟ ᱯᱟᱠᱟᱯᱟᱠᱤ ᱥᱟᱲᱮ ᱪᱷᱚ ᱥᱟᱛ ᱵᱟᱡᱟᱣ ᱜᱚᱫᱚᱜ ᱠᱟᱱᱟ ᱱᱤᱛᱚᱝ ᱫᱚ ᱛᱟᱵᱚ ᱟᱫᱚ ᱫᱚᱠᱟᱱ ᱚᱲᱟᱜ ᱨᱮᱜᱮ ᱵᱟᱹᱵᱩ ᱥᱟᱶ ᱚᱞ ᱦᱚᱸᱞᱤᱧ ᱚᱞᱚᱜ ᱠᱟᱱᱟ ᱱᱚᱛᱮ ᱪᱷᱩᱴᱟᱹᱣ ᱟᱠᱟᱱᱟᱭ ᱵᱟᱹᱵᱩ ᱛᱟᱹᱞᱤᱧ ᱩᱱᱤ ᱟᱹᱛᱩ ᱫᱚᱠᱟᱱ ᱠᱚᱨᱮ ᱢᱟ ᱢᱤᱫ ᱞᱮᱛᱟᱲ ᱢᱟ ᱵᱟᱠᱚ ᱵᱷᱤᱲᱚᱜᱼᱟ ᱮᱱᱠᱷᱟᱱ ᱵᱷᱤᱲ ᱵᱟᱲᱟ ᱡᱚᱦᱚᱜ ᱫᱚ ᱵᱟᱱᱟ ᱦᱚᱲ ᱛᱮᱜᱮ ᱥᱟᱢᱟᱱ ᱠᱚᱦᱚᱸ ᱞᱤᱧ ᱮᱢᱟ ᱠᱚᱣᱟ ᱟᱨ ᱱᱚᱜᱼᱚ ᱱᱚᱝᱠᱟ ᱯᱷᱟᱸᱠᱟ ᱵᱟᱲᱟ ᱜᱚᱫᱚᱜᱼᱟ ᱟᱹᱰᱤ ᱴᱟᱭᱤᱢ ᱜᱮ ᱯᱷᱟᱸᱠᱟ ᱛᱟᱦᱮᱱᱟ ᱩᱱ ᱡᱚᱦᱚᱜ ᱫᱚ ᱚᱞ ᱵᱟᱲᱟ ᱜᱚᱫᱚᱜ ᱟᱹᱞᱤᱧ ᱟᱫᱚ ᱱᱚᱜᱼᱚᱭ ᱛᱚᱨᱟ ᱟᱨ ᱢᱤᱫ ᱦᱚᱲ ᱛᱟᱵᱚ ᱜᱚᱦᱨᱟ ᱠᱩᱞᱦᱤ ᱥᱮᱴᱮᱨᱮᱱᱟᱭ ᱪᱮᱫ ᱮᱢ ᱤᱫᱤᱭᱟ ᱟᱢ ᱫᱚ ᱛᱚ